ᱱᱟᱣᱟ ᱴᱩᱠᱩᱡ ᱠᱚ ᱱᱟᱦᱟᱜ ᱫᱚᱨᱠᱟᱨ ᱟᱵᱚᱱᱟ ᱥᱚᱦᱨᱟᱭ ᱨᱮ ᱦᱟᱺᱰᱤ ᱠᱚ ᱫᱚᱦᱚ ᱵᱟᱠᱷᱨᱟ ᱫᱟᱠᱟ ᱠᱚ ᱪᱚᱸᱫᱟ ᱵᱟᱠᱷᱨᱟ ᱟᱨ ᱯᱨᱚᱛᱮᱠ ᱥᱟᱞ ᱜᱮ ᱟᱞᱮ ᱫᱚ ᱥᱚᱦᱨᱟᱭ ᱨᱮ ᱱᱟᱣᱟ ᱴᱩᱠᱩᱡ ᱨᱮᱜᱮ ᱦᱟᱺᱰᱤ ᱞᱮ ᱫᱚᱦᱚᱭᱟ ᱟᱨ ᱱᱟᱣᱟ ᱴᱩᱠᱩᱡ ᱨᱮᱜᱮ ᱫᱟᱠᱟ ᱠᱚᱞᱮ ᱪᱚᱸᱫᱟᱭᱟ ᱛᱚ ᱚᱱᱟ ᱦᱤᱥᱟᱹᱵ ᱛᱮ ᱱᱟᱦᱟᱜ ᱥᱚᱦᱨᱟᱭ ᱠᱚ ᱥᱮᱴᱮᱨᱚᱜ ᱠᱟᱱ ᱠᱷᱟᱹᱛᱤᱨ ᱛᱮ ᱱᱟᱦᱟᱜ ᱱᱚᱰᱮᱧ ᱦᱮᱡ ᱞᱮᱱ ᱛᱟᱵᱚᱱᱟ ᱠᱩᱝᱠᱟᱹᱞ ᱚᱲᱟᱜ ᱠᱩᱝᱠᱟᱹᱞ ᱟᱞᱮ ᱥᱮᱱ ᱦᱚᱸ ᱵᱟᱭ ᱪᱟᱞᱟᱜ ᱠᱟᱱᱟ ᱯᱟᱺᱰᱩ ᱫᱟᱜ ᱟᱨ ᱵᱩᱨᱩᱭ ᱪᱟᱞᱟᱣ ᱠᱟᱱᱟ ᱢᱮᱱᱮᱫᱼᱟ ᱠᱚ

ᱛᱚ ᱚᱲᱟᱜ ᱥᱮᱱᱤᱧ ᱨᱩᱣᱟᱹᱲ ᱛᱟᱵᱚᱱᱟ

ᱟᱨ ᱯᱷᱟᱭᱱᱟᱞᱤ ᱱᱚᱜᱼᱚᱭ ᱚᱲᱟᱜ ᱤᱧ ᱨᱩᱣᱟᱹᱲᱮᱡ ᱮᱱ ᱛᱟᱵᱚᱱᱟ ᱡᱟᱦᱟᱸ ᱠᱟᱹᱢᱤᱧ ᱪᱟᱞᱟᱣ ᱞᱮᱱᱟ ᱚᱱᱟ ᱠᱟᱹᱢᱤ ᱢᱟ ᱵᱟᱝ ᱜᱟᱱ ᱞᱮᱱᱟ ᱩᱱᱤ ᱢᱟᱹᱱᱢᱤ ᱜᱮ ᱵᱟᱹᱧ ᱧᱟᱢ ᱞᱮᱫᱮᱭᱟ ᱛᱚ ᱵᱩᱲᱦᱤ ᱛᱟᱭᱮ ᱢᱮᱱ ᱠᱮᱜᱼᱟ ᱡᱮ ᱵᱩᱨᱩ ᱥᱮ ᱚᱠᱟᱭ ᱪᱟᱞᱟᱣ ᱟᱠᱟᱱᱟ ᱟᱫᱚ ᱯᱷᱳᱱ ᱱᱚᱢᱵᱚᱨ ᱠᱚᱜᱮᱧ ᱵᱟᱹᱜᱤ ᱦᱚᱴᱚ ᱠᱟᱫᱮᱭᱟ ᱟᱫᱚ ᱱᱟᱦᱟᱜ ᱦᱮᱡ ᱨᱩᱣᱟᱹᱲᱚᱜ ᱟᱭ ᱛᱤᱨᱮ ᱱᱟᱦᱟᱜ ᱦᱤᱡᱩᱜ ᱠᱟᱱᱟ ᱦᱮᱡ ᱨᱩᱣᱟᱹᱲ ᱠᱟᱛᱮ ᱢᱮᱱ ᱟᱠᱟᱫ ᱛᱚ ᱯᱷᱳᱱᱟᱭ ᱱᱟᱦᱟᱜ ᱟᱫᱚ ᱯᱷᱳᱱᱟ ᱯᱷᱳᱱ ᱛᱮᱜᱮ ᱱᱟᱦᱟᱜ ᱵᱚ ᱨᱚᱯᱚᱲᱟ ᱟᱨ ᱱᱚᱜᱼᱚ ᱱᱚᱝᱠᱟᱧ ᱫᱩᱲᱩᱵ ᱟᱠᱟᱱ ᱛᱟᱵᱚᱱ ᱱᱚᱜᱼᱚᱭ ᱱᱚᱣᱟ ᱫᱚ ᱟᱞᱮᱭᱟᱜ ᱥᱚᱲᱚᱠ ᱠᱟᱱᱟ ᱢᱮᱱ ᱫᱚ ᱥᱚᱲᱚᱠ ᱫᱷᱟᱨᱮ ᱨᱮᱜᱮ ᱚᱲᱟᱜ ᱛᱟᱞᱮ ᱛᱚ ᱦᱟᱸᱜ ᱥᱚᱲᱚᱠ ᱫᱷᱟᱨᱮ ᱨᱮ ᱫᱩᱲᱩᱵ ᱠᱟᱛᱮ ᱜᱮ ᱱᱚᱜᱼᱚᱭ ᱵᱷᱤᱰᱭᱳᱧ ᱵᱮᱱᱟᱣᱮᱫ ᱛᱟᱵᱚᱱᱟ ᱱᱚᱜᱼᱚ ᱱᱚᱛᱮ ᱫᱚ ᱦᱟᱸᱜ ᱱᱚᱜᱼᱚᱭ ᱥᱟᱦᱟᱱ ᱠᱚ ᱞᱮ ᱫᱚᱦᱚ ᱠᱟᱜᱼᱟ ᱠᱩᱲᱤ ᱠᱚᱠᱚ ᱫᱚᱦᱚ ᱟᱠᱟᱫ ᱛᱟᱞᱮᱭᱟ ᱵᱟᱠᱷᱟᱱ ᱦᱟᱸᱜ ᱯᱮ ᱞᱟᱹᱭᱟ ᱵᱟᱝᱟ ᱥᱟᱦᱟᱱ ᱯᱟᱞᱮ ᱟᱢᱜᱮᱢ ᱫᱤᱯᱤᱞ ᱟᱹᱜᱩ ᱠᱟᱜᱼᱟ ᱵᱟᱝ ᱚᱱᱠᱟ ᱫᱚ ᱵᱟᱝᱟ ᱤᱧ ᱫᱚ ᱵᱟᱹᱧ ᱫᱤᱯᱤᱞ ᱟᱠᱟᱫ ᱛᱟᱵᱚᱱᱟ ᱟᱞᱮ ᱚᱲᱟᱜ ᱨᱮᱱ ᱟᱭᱳ ᱦᱚᱲ ᱠᱚᱠᱚ ᱫᱤᱯᱤᱞ ᱟᱹᱜᱩ ᱠᱟᱜᱼᱟ ᱱᱚᱣᱟ ᱚᱸᱰᱮ ᱠᱚ ᱴᱮᱸᱰᱟᱨ ᱠᱟᱜᱼᱟ ᱱᱚᱛᱮ ᱨᱮ ᱱᱚᱣᱟ ᱯᱟᱥᱴᱟ ᱱᱚᱛᱮ ᱛᱟᱭᱚᱢ ᱥᱮᱫ ᱨᱮ ᱢᱮᱱᱟᱜᱼᱟ ᱚᱲᱟᱜ ᱯᱮ ᱧᱮᱞ ᱫᱟᱲᱮᱭᱟᱜ ᱠᱟᱱ ᱜᱮᱭᱟ ᱟᱞᱮ ᱥᱚᱦᱨᱟᱭ ᱠᱷᱚᱱᱟᱜ ᱥᱮᱴᱮᱨ ᱡᱟᱣᱨᱟᱜ ᱠᱟᱱᱟ ᱛᱚ ᱛᱮᱦᱮᱧ ᱫᱚ ᱠᱟᱱ ᱛᱟᱵᱚᱱᱟ ᱦᱟᱸᱜ ᱱᱚ ᱛᱟᱹᱨᱤᱠᱷ ᱯᱟᱞᱮ ᱠᱷᱟᱱ

ᱦᱮᱸᱥᱮ ᱟᱨ ᱞᱟᱹᱭᱟᱯᱮ ᱛᱟᱵᱚᱱᱟᱹᱧ ᱱᱟᱦᱟᱜ ᱱᱮᱠᱥᱴ ᱵᱷᱤᱰᱤᱭᱳ ᱨᱮ ᱡᱮ ᱛᱤᱥ ᱞᱮ ᱥᱚᱦᱨᱟᱭᱚᱜ ᱠᱟᱱᱟ ᱟᱨ ᱪᱮᱫ ᱞᱮᱠᱟ ᱞᱮ ᱢᱟᱱᱟᱣᱮᱫᱼᱟ ᱦᱟᱸᱜ ᱚᱱᱟ ᱠᱚᱧ ᱵᱟᱲᱟᱭ ᱦᱚᱪᱚ ᱯᱮ ᱛᱟᱵᱚᱱᱟ ᱟᱨ ᱛᱚᱵᱮ ᱜᱟᱛᱮ ᱠᱚ ᱛᱮᱦᱮᱧᱟᱜ ᱵᱷᱤᱰᱤᱭᱳ ᱫᱚ ᱱᱤᱝᱠᱟᱹ ᱜᱮ ᱱᱚᱣᱟ ᱵᱷᱤᱰᱤᱭᱳ ᱫᱚ ᱱᱚᱰᱮ ᱜᱮᱵᱚᱱ ᱢᱩᱪᱟᱹᱫ ᱠᱟᱜ ᱠᱟᱱᱟ ᱢᱟ ᱥᱟᱱᱟᱢ ᱠᱚᱜᱮ ᱡᱚᱦᱟᱨ ᱟᱨ ᱵᱷᱤᱰᱤᱭᱳ ᱯᱮ ᱠᱩᱥᱤᱭᱟᱜ ᱠᱷᱟᱱ ᱫᱚ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱟᱨ ᱥᱟᱵᱥᱠᱨᱟᱭᱤᱵ ᱵᱚᱴᱚᱱ ᱫᱟᱵᱟᱣ ᱫᱚ ᱟᱞᱚᱯᱮ ᱦᱤᱲᱤᱧ ᱛᱟᱵᱚᱱᱟ ᱢᱟ ᱛᱚᱵᱮ ᱡᱚᱦᱟᱨ